ᱜᱩᱰ ᱢᱚᱨᱱᱤᱝ ᱜᱟᱛᱮ ᱠᱚ ᱥᱮᱛᱟᱜ ᱡᱚᱦᱟᱨ ᱪᱮᱫ ᱞᱮᱠᱟ ᱢᱮᱱᱟᱜ ᱵᱟᱲᱟ ᱯᱮᱭᱟ ᱟᱥᱚᱜ ᱠᱟᱹᱱᱟᱹᱧ ᱡᱚᱛᱚ ᱦᱚᱲ ᱯᱮ ᱱᱟᱯᱟᱭ ᱜᱮᱭᱟ ᱟᱨ ᱟᱞᱮ ᱦᱚᱸᱞᱮ ᱱᱟᱯᱟᱭ ᱜᱮᱭᱟ ᱛᱚᱵᱮ ᱜᱟᱛᱮ ᱠᱚ ᱱᱤᱛᱚᱜ ᱥᱟᱱᱛᱟᱞᱤ ᱯᱷᱤᱞᱢ ᱨᱮᱭᱟᱜ ᱢᱤᱫᱴᱮᱡ ᱱᱟᱣᱟᱱᱟᱜ ᱟᱯᱰᱮᱴ ᱵᱷᱤᱰᱤᱭᱳᱧ ᱟᱹᱜᱩ ᱟᱠᱟᱫ ᱛᱟᱵᱚᱱᱟ ᱟᱨ ᱚᱱᱟ ᱯᱷᱤᱞᱢ ᱨᱮᱭᱟᱜ ᱧᱩᱛᱩᱢ ᱫᱚ ᱠᱟᱱ ᱛᱟᱵᱚᱱᱟ ᱡᱤᱛᱠᱟᱹᱨ ᱚᱱᱟ ᱯᱷᱤᱞᱢ ᱨᱮᱭᱟᱜ ᱧᱩᱛᱩᱢ ᱫᱚ ᱦᱩᱭᱩᱜ ᱠᱟᱱ ᱛᱟᱵᱚᱱᱟ ᱡᱤᱛᱠᱟᱹᱨ ᱟᱨ ᱱᱚᱣᱟ ᱯᱷᱤᱞᱢ ᱫᱚ ᱨᱤᱞᱤᱡᱚᱜ ᱠᱟᱱ ᱛᱟᱵᱚᱱᱟ ᱮᱠ ᱢᱟᱨᱪ ᱫᱩ ᱦᱟᱡᱟᱨ ᱪᱚᱵᱵᱤᱥ ᱥᱩᱠᱩᱞ ᱵᱟᱨ ᱦᱤᱞᱳᱜ ᱫᱩᱢᱠᱟ ᱢᱤᱱᱤ ᱟᱢᱟᱨ ᱦᱚᱞ ᱨᱮ ᱨᱤᱞᱤᱡᱚᱜ ᱠᱟᱱ ᱛᱟᱵᱚᱱᱟ ᱱᱚᱣᱟ ᱯᱷᱤᱞᱢ ᱫᱚ ᱨᱤᱞᱤᱡᱚᱜ ᱠᱟᱱ ᱛᱟᱵᱚᱱᱟ ᱮᱠ ᱢᱟᱨᱪ ᱫᱩ ᱦᱟᱡᱟᱨ ᱪᱚᱵᱵᱤᱥ ᱥᱩᱠᱩᱞ ᱵᱟᱨ ᱦᱤᱞᱳᱜ ᱫᱩᱢᱠᱟ ᱢᱤᱱᱤ ᱟᱢᱟᱨ ᱦᱚᱞ ᱨᱮ ᱨᱤᱞᱤᱡᱚᱜ ᱠᱟᱱ ᱛᱟᱵᱚᱱᱟ ᱟᱨ ᱱᱚᱣᱟ ᱯᱷᱤᱞᱢ ᱨᱮᱱ ᱰᱟᱭᱨᱮᱠᱴᱚᱨ ᱫᱚ ᱠᱟᱱ ᱛᱟᱵᱚᱱᱟᱭ ᱫᱚᱥᱨᱚᱛᱷ ᱦᱟᱸᱥᱫᱟ ᱟᱨ ᱯᱷᱤᱞᱢ ᱨᱮᱱ ᱰᱟᱭᱨᱮᱠᱴᱚᱨ ᱟᱜ ᱧᱩᱛᱩᱢ ᱫᱚ ᱠᱟᱱᱟ ᱫᱚᱥᱨᱚᱛᱷ ᱦᱟᱸᱥᱫᱟ ᱟᱨ ᱯᱨᱚᱰᱩᱥᱟᱨ ᱟᱜ ᱧᱩᱛᱩᱢ ᱫᱚ ᱠᱟᱱᱟ ᱥᱳᱱᱟᱠᱤ ᱦᱮᱢᱵᱨᱚᱢ ᱟᱨ ᱠᱳᱨᱤᱭᱳᱜᱨᱟᱯᱷᱟᱨ ᱫᱚ ᱠᱟᱱᱟᱭ ᱱᱚᱣᱟ ᱨᱮᱱ ᱱᱚᱣᱟ ᱯᱷᱤᱞᱢ ᱨᱮᱱ ᱠᱳᱨᱤᱭᱳᱜᱨᱟᱯᱷᱟᱨ ᱫᱚ ᱠᱟᱱᱟ ᱠᱟᱱᱦᱟᱭᱭᱟ ᱦᱟᱸᱥᱫᱟ ᱟᱨ ᱱᱚᱣᱟ ᱯᱷᱤᱞᱢ ᱨᱮᱱ ᱦᱤᱨᱳ ᱦᱤᱨᱳᱭᱤᱱ ᱫᱚ ᱠᱟᱱᱟ ᱠᱤᱱ ᱨᱟᱠᱮᱥ ᱦᱟᱸᱥᱫᱟ ᱟᱨ ᱴᱤᱱᱟ ᱦᱮᱢᱵᱨᱚᱢ ᱛᱚᱵᱮ ᱜᱟᱛᱮ ᱠᱚ ᱫᱮᱞᱟ ᱱᱤᱛᱚᱜ ᱱᱚᱣᱟ ᱯᱷᱤᱞᱢ ᱨᱮᱭᱟᱜ

ᱟᱢᱟᱜ ᱚᱱᱟ ᱠᱚᱭᱚᱜ ᱛᱮᱜᱮ ᱢᱚᱱᱮ ᱨᱮᱢ ᱪᱷᱟᱯᱟᱭᱮᱱᱟ ᱪᱮᱫ ᱮᱰᱨᱮᱥ ᱮᱢ ᱧᱟᱢ ᱠᱟᱱᱟ ᱞᱚᱜᱚᱱ ᱞᱟᱹᱭ ᱯᱮ ᱢᱟᱹᱡᱽ ᱦᱟᱲᱟᱢ ᱵᱮᱜᱚᱨ ᱠᱩᱞᱤ ᱛᱮ ᱢᱚᱜ ᱛᱚ ᱞᱮᱵᱮᱫ ᱠᱮᱫᱟ ᱪᱤᱠᱟ ᱠᱚᱣᱟᱨ ᱤᱞᱟᱠᱟ ᱟᱨ ᱱᱚᱝᱠᱟᱱ ᱦᱮᱸᱡᱞᱟᱢ ᱦᱚᱲ ᱥᱟᱞᱟᱜ ᱫᱚ ᱠᱩ ᱤᱫᱤ ᱠᱟᱱ ᱥᱟᱺᱜᱤ ᱫᱤᱥᱚᱢ ᱵᱚᱞ ᱮᱱᱮ ᱪᱟᱞᱟ ᱟᱜᱤ ᱵᱟᱝ ᱢᱚᱱᱮ ᱟᱢ ᱩᱭᱦᱟᱹᱨ ᱛᱮ

ᱛᱚᱵᱮ ᱜᱟᱛᱮ ᱠᱚ ᱱᱚᱣᱟ ᱯᱷᱤᱞᱢ ᱨᱮᱭᱟᱜ ᱴᱨᱮᱞᱟᱨ ᱢᱤᱫ ᱡᱷᱟᱞᱟᱠ ᱚᱱᱟ ᱢᱟᱵᱚᱱ ᱧᱮᱞ ᱠᱮᱫ ᱟᱨ ᱤᱱᱟᱹ ᱧᱮᱞ ᱛᱮᱜᱮ ᱵᱚᱱ ᱵᱩᱡᱷᱟᱹᱣ ᱫᱟᱲᱮᱭᱟᱜ ᱠᱟᱱᱟ ᱱᱚᱣᱟ ᱯᱷᱤᱞᱢ ᱫᱚ ᱟᱹᱰᱤ ᱢᱚᱡᱽ ᱜᱮ ᱵᱮᱱᱟᱣ ᱠᱟᱱ ᱛᱟᱵᱚᱱᱟ ᱱᱩᱭ ᱚᱠᱚᱭᱟᱜ ᱰᱟᱭᱨᱮᱠᱥᱚᱱ ᱛᱮ ᱵᱮᱱᱟᱣ ᱠᱟᱱ ᱚᱠᱚᱭ ᱰᱟᱭᱨᱮᱠᱴᱚᱨ ᱠᱟᱱᱮ ᱱᱚᱣᱟ ᱯᱷᱤᱞᱢ ᱨᱮ ᱩᱱᱤ ᱟᱹᱰᱤ ᱯᱷᱮᱢᱟᱥ ᱜᱮᱛᱟ ᱵᱚᱱᱟᱭ ᱟᱨ ᱩᱱᱤᱭᱟᱜ ᱧᱩᱛᱩᱢ ᱢᱟ ᱵᱚᱱ ᱵᱟᱰᱟᱭ ᱠᱟᱱ ᱜᱮ ᱫᱟᱥᱨᱚᱛᱷ ᱦᱟᱸᱥᱫᱟ ᱫᱟᱥᱨᱚᱛᱷ ᱦᱟᱸᱥᱫᱟ ᱫᱚ ᱟᱹᱰᱤ ᱢᱟᱨᱮ ᱰᱟᱭᱨᱮᱠᱴᱚᱨ ᱠᱟᱱᱟ ᱟᱨ ᱦᱤᱨᱳ ᱦᱚᱸ ᱠᱟᱱᱟᱭ ᱟᱨ ᱚᱱᱠᱟᱱᱟᱜ ᱟᱹᱰᱤ ᱟᱭᱢᱟ ᱯᱷᱤᱞᱢ ᱮ ᱵᱮᱱᱟᱣ ᱟᱠᱟᱫ ᱥᱟᱢᱟᱡᱤᱠ ᱯᱷᱤᱞᱢ ᱮ ᱵᱮᱱᱟᱣ ᱟᱠᱟᱫ ᱛᱟᱵᱚᱱᱟ ᱟᱨ ᱢᱚᱡᱽ ᱢᱚᱡᱽ ᱯᱷᱤᱞᱢ ᱮ ᱵᱮᱱᱟᱣ ᱟᱠᱟᱫᱟ ᱟᱨ ᱱᱚᱣᱟ ᱯᱷᱤᱞᱢ ᱨᱮ ᱡᱩᱫᱤ ᱩᱱᱩᱭ ᱠᱟᱱᱟᱭ ᱰᱟᱭᱨᱮᱠᱴᱚᱨ ᱛᱚᱵᱮ ᱫᱚ ᱵᱩᱡᱷᱟᱹᱣ ᱫᱟᱲᱮᱭᱟᱜ ᱠᱟᱱᱟ ᱵᱚᱱ ᱱᱚᱣᱟ ᱯᱷᱤᱞᱢ ᱫᱚ ᱟᱹᱰᱤ ᱛᱮ ᱟᱹᱰᱤ ᱢᱚᱡᱽ ᱜᱮ ᱵᱮᱱᱟᱣ ᱟᱠᱟᱱ ᱛᱟᱵᱚᱱᱟ ᱟᱫᱚ ᱚᱱᱟ ᱯᱷᱤᱞᱢ ᱱᱚᱣᱟ ᱯᱷᱤᱞᱢ ᱧᱮᱞ ᱞᱟᱹᱜᱤᱫ ᱡᱚᱛᱚ ᱦᱚᱲ ᱫᱮᱞᱟ ᱦᱤᱡᱩᱜ ᱛᱟᱵᱚᱱ ᱯᱮ ᱟᱨ ᱱᱚᱣᱟ ᱯᱷᱤᱞᱢ ᱫᱚ ᱥᱚᱠᱚᱞ ᱵᱟᱨ ᱦᱤᱞᱳᱜ ᱮᱠ ᱢᱟᱨᱪ ᱥᱚᱠᱚᱞ ᱵᱟᱨ ᱦᱤᱞᱳᱜ ᱫᱩᱢᱠᱟ ᱢᱤᱱᱤ ᱟᱢᱟᱨ ᱦᱚᱞ ᱨᱮ ᱨᱤᱞᱤᱡᱚᱜ ᱠᱟᱱ ᱛᱟᱵᱚᱱᱟ ᱟᱨ ᱱᱚᱣᱟ ᱫᱚ ᱨᱤᱞᱤᱡᱚᱜ ᱠᱟᱱ ᱛᱟᱵᱚᱱᱟ ᱫᱩᱢᱠᱟ ᱢᱤᱱᱤ ᱟᱢᱟᱨ ᱦᱚᱞ ᱨᱮ ᱥᱚᱠᱚᱞ ᱵᱟᱨ ᱦᱤᱞᱳᱜ ᱮᱠ ᱢᱟᱨᱪ ᱩᱱ ᱦᱤᱞᱳᱜ ᱨᱤᱞᱤᱡᱚᱜ ᱠᱟᱱ ᱛᱟᱵᱚᱱᱟ ᱟᱫᱚ ᱡᱚᱛᱚ ᱦᱚᱲ ᱱᱚᱣᱟ ᱯᱷᱤᱞᱢ ᱧᱮᱞ ᱞᱟᱹᱜᱤᱫ ᱡᱚᱛᱚ ᱦᱚᱲ ᱦᱤᱡᱩᱜ ᱛᱟᱵᱚᱱ ᱯᱮ ᱟᱨ ᱱᱚᱣᱟ ᱯᱷᱤᱞᱢ ᱧᱮᱞᱛᱮ ᱡᱚᱛᱚ ᱦᱚᱲ ᱵᱚᱱ ᱤᱱᱡᱚᱭ ᱢᱟ ᱟᱨ ᱱᱚᱣᱟ ᱯᱷᱤᱞᱢ ᱱᱤᱛᱚᱜ ᱥᱟᱱᱛᱟᱞᱤ ᱯᱷᱤᱞᱢ ᱤᱱᱰᱟᱥᱴᱨᱤ ᱵᱟᱹᱭ ᱵᱟᱹᱭᱛᱮ ᱟᱵᱚ ᱵᱚᱱ ᱞᱟᱦᱟ ᱤᱫᱤᱜ ᱠᱟᱱᱟ ᱟᱨ ᱵᱚᱱ ᱯᱨᱳᱜᱨᱮᱥ ᱮᱫ ᱠᱟᱱᱟ ᱟᱨ ᱚᱱᱠᱟ ᱜᱮ ᱡᱮᱢᱚᱱ ᱞᱟᱦᱟ ᱥᱮᱫ ᱵᱚᱱ ᱞᱟᱦᱟ ᱤᱫᱤ ᱟᱨ ᱵᱚᱱ ᱯᱨᱳᱜᱨᱮᱥ ᱪᱮᱫᱟᱜ ᱮᱱᱛᱮ ᱟᱵᱚ ᱨᱮ ᱢᱤᱫᱴᱮᱡ ᱡᱩᱱᱩᱱ ᱦᱩᱭᱩᱜ ᱡᱟᱹᱨᱩᱲ ᱠᱟᱱᱟ ᱟᱱᱫᱟᱨ ᱠᱷᱚᱱ ᱢᱤᱫᱴᱮᱡ ᱡᱩᱱᱩᱱ ᱛᱟᱦᱮᱱ ᱡᱟᱹᱨᱩᱲ ᱠᱟᱱᱟ ᱠᱤ ᱟᱵᱚ ᱦᱚᱸ ᱡᱟᱦᱟᱱᱟᱜ ᱵᱚᱱ ᱪᱤᱠᱟ ᱫᱟᱲᱮᱭᱟᱜ ᱜᱮᱭᱟ ᱵᱟᱵᱚᱱ ᱯᱟᱹᱪᱟᱹᱜᱼᱟ ᱟᱵᱚ ᱫᱚ ᱪᱮᱫ ᱦᱩᱭᱩᱜ ᱠᱟᱱᱟ ᱛᱷᱚᱲᱟ ᱜᱟᱱ ᱱᱟᱥᱮᱭᱟᱜ ᱞᱟᱛᱟᱨ ᱥᱮᱫ ᱧᱩᱨᱦᱟᱹᱜ ᱠᱟᱱ ᱠᱷᱟᱱ ᱢᱮᱱᱟ ᱚᱠᱚᱭ ᱵᱟᱲᱟᱭ ᱫᱟᱲᱮᱭᱟᱜ ᱟᱹᱧ ᱥᱮ ᱵᱟᱝ ᱱᱟᱹᱦᱤ ᱚᱱᱠᱟ ᱫᱚ ᱵᱟᱝ ᱵᱤᱞᱠᱩᱞ ᱵᱟᱝ ᱮᱠᱫᱚᱢ ᱢᱤᱫᱴᱮᱡ ᱡᱩᱱᱩᱱ ᱦᱩᱭᱩᱜ ᱡᱟᱹᱨᱩᱲ ᱠᱟᱱᱟ ᱮᱠᱫᱚᱢ ᱠᱚᱱᱯᱷᱤᱰᱮᱱᱥ ᱠᱮ ᱥᱟᱛ ᱵᱚᱞᱮ ᱮᱠᱫᱚᱢ ᱵᱚᱱ ᱞᱟᱦᱟ ᱥᱮᱫ ᱵᱚᱱ ᱞᱟᱦᱟᱜ ᱟᱨ ᱱᱚᱣᱟ ᱫᱚ ᱛᱤᱱ ᱨᱮ ᱵᱚᱱ ᱞᱟᱦᱟ ᱫᱟᱲᱮᱭᱟᱜᱼᱟ ᱟᱵᱚ ᱦᱚᱲ ᱦᱚᱯᱚᱱ ᱮᱠ ᱫᱩᱥᱨᱮ ᱵᱚᱱ ᱥᱟᱯᱳᱨᱴ ᱡᱚᱝᱟ ᱡᱟᱵ ᱛᱟᱠ ᱵᱟᱵᱚᱱ ᱥᱟᱯᱳᱨᱴ ᱡᱚᱝᱟ ᱛᱟᱵ ᱛᱟᱠ ᱫᱚ ᱞᱟᱦᱟ ᱥᱮᱫ ᱫᱚ ᱵᱟᱵᱚᱱ ᱞᱟᱦᱟ ᱫᱟᱲᱮᱭᱟᱜᱼᱟ ᱤᱥᱠᱟᱨ ᱫᱚ ᱪᱮᱫ ᱦᱚᱸ ᱵᱟᱢ ᱪᱮᱠᱟ ᱫᱟᱲᱮᱭᱟᱜᱼᱟ ᱥᱟᱱᱟᱢᱟᱜ ᱡᱤᱱᱤᱥ ᱨᱮᱜᱮ ᱥᱟᱯᱳᱨᱴ ᱦᱩᱭᱩᱜ ᱡᱟᱹᱨᱩᱲ ᱠᱟᱱᱟ ᱟᱫᱚ ᱚᱱᱟᱛᱮ ᱟᱵᱚ ᱡᱚᱛᱚ ᱦᱚᱲ ᱜᱮ ᱟᱨ ᱱᱚᱣᱟ ᱥᱟᱱᱛᱷᱟᱞᱤ ᱯᱷᱤᱞᱢ ᱤᱱᱰᱟᱥᱴᱨᱤ ᱵᱚᱱ ᱥᱟᱯᱚᱨᱴᱟᱜ ᱢᱟ ᱟᱨ ᱱᱚᱣᱟ ᱯᱷᱤᱞᱢ ᱛᱤᱱᱟᱹᱜ ᱥᱟᱱᱛᱷᱟᱞᱤ ᱯᱷᱤᱞᱢ ᱵᱮᱱᱟᱜ ᱠᱟᱱ ᱛᱟᱵᱚᱱᱟ ᱡᱚᱛᱚ ᱦᱚᱲ ᱚᱱᱟ ᱯᱷᱤᱞᱢ ᱡᱚᱛᱚ ᱦᱚᱲ ᱵᱚᱱ ᱧᱮᱞ ᱢᱟ ᱟᱨ ᱱᱚᱣᱟ ᱡᱚᱛᱚ ᱱᱚᱣᱟ ᱯᱷᱤᱞᱢ ᱠᱚᱵᱚᱱ ᱥᱟᱯᱚᱨᱴᱟᱜ ᱢᱟ ᱡᱮᱢᱚᱱ ᱵᱚᱱ ᱞᱟᱦᱟ ᱥᱮᱫ ᱟᱨᱦᱚᱸ ᱵᱚᱱ ᱞᱟᱦᱟ ᱫᱟᱲᱮᱭᱟᱜ ᱟᱨ ᱟᱵᱚ ᱦᱚᱸ ᱢᱤᱫᱴᱮᱡ ᱠᱟᱵᱤᱞᱟᱱ ᱦᱚᱲ ᱢᱤᱫᱴᱮᱡ ᱫᱟᱲᱮᱭᱟᱜ ᱫᱟᱲᱮᱭᱟᱱ ᱦᱚᱲ ᱵᱚᱱ ᱞᱮᱠᱷᱟᱜ ᱢᱟ ᱠᱤ ᱥᱟᱱᱛᱷᱟᱞᱤ ᱯᱷᱤᱞᱢ ᱤᱱᱰᱟᱥᱴᱨᱤ ᱦᱚᱸ ᱵᱟᱝ ᱠᱚᱢᱟ ᱟᱵᱚ ᱦᱚᱸᱵᱚᱱ ᱪᱤᱠᱟ ᱫᱟᱲᱮᱭᱟᱜ ᱜᱮᱭᱟ ᱴᱷᱤᱠ ᱜᱮᱭᱟ ᱛᱚᱵᱮ ᱜᱟᱛᱮ ᱠᱚ ᱤᱧᱟᱹᱜ ᱛᱤᱦᱤᱧᱟᱜ ᱵᱷᱤᱰᱤᱭᱳ ᱫᱚ ᱱᱮᱰᱮ ᱜᱤᱧ ᱢᱩᱪᱟᱹᱫ ᱮᱫ ᱠᱟᱱᱟ ᱢᱟ ᱛᱚᱵᱮ ᱡᱚᱛᱚ ᱠᱚ ᱡᱚᱦᱟᱨ᱾